ᱜᱚᱲᱚ ᱟᱵᱚᱱ ᱟᱨ ᱵᱟᱝ ᱠᱚ ᱜᱚᱲᱚ ᱟᱵᱚᱱ ᱮᱱᱛᱮ ᱥᱟᱱᱛᱟᱲ ᱥᱟᱶᱛᱟ ᱫᱚᱵᱚᱱ ᱛᱚᱨᱟᱣ ᱨᱟᱠᱟᱵ ᱜᱮᱭᱟ ᱟᱨ ᱯᱟᱞᱮ ᱵᱚᱱ ᱫᱟᱲᱮᱜ ᱜᱮᱭᱟ ᱡᱟᱦᱟᱸ ᱛᱤᱱᱟᱹᱜ ᱡᱟᱦᱟᱸ ᱛᱤᱱᱟᱹᱜ ᱡᱟᱦᱟᱸ ᱡᱤᱱᱤᱥ ᱡᱟᱦᱟᱸᱭ ᱜᱮ ᱠᱚᱨᱟᱣ ᱦᱚᱪᱚᱱᱤᱡ ᱥᱟᱱᱛᱟᱲ ᱥᱟᱶᱛᱟ ᱫᱚ ᱵᱟᱝ ᱛᱤᱸᱜᱩᱱᱟ ᱟᱨ ᱞᱟᱦᱟ ᱥᱮᱫ ᱜᱮ ᱞᱟᱦᱟ ᱤᱫᱤ ᱟᱠᱟ ᱛᱟᱦᱮᱱᱟ ᱡᱚᱦᱟᱨ ᱜᱮ ᱵᱚᱭᱦᱟ ᱠᱚ ᱟᱨ ᱛᱮᱦᱮᱧ ᱟᱨᱚ ᱵᱮᱥ ᱠᱤᱪᱷᱩ ᱠᱟᱛᱷᱟ ᱤᱧ ᱞᱟᱹᱭ ᱞᱟᱹᱜᱤᱫᱚᱜ ᱠᱟᱱᱟ ᱡᱟᱦᱟᱸ ᱫᱚ ᱦᱚᱭᱛᱳ ᱟᱵᱚ ᱥᱟᱱᱟᱢ ᱦᱚᱲ ᱜᱮᱵᱚᱱ ᱵᱩᱡᱷᱟᱹᱣ ᱫᱟᱲᱮᱭᱟᱜ ᱠᱟᱱ ᱜᱮᱭᱟ ᱟᱵᱚᱱᱟᱜ ᱥᱟᱱᱛᱟᱲ ᱥᱟᱶᱛᱟ ᱦᱚᱭᱛᱳ ᱞᱟᱦᱟ ᱥᱮᱫ ᱞᱟᱦᱟ ᱞᱟᱹᱜᱤᱫᱚᱜ ᱠᱟᱱᱟ ᱟᱨ ᱴᱷᱤᱠ ᱚᱱᱮ ᱚᱱᱠᱟᱱ ᱚᱠᱛᱚ ᱜᱮ ᱟᱵᱚ ᱛᱟᱭᱱᱚᱢ ᱨᱮ ᱟᱭᱢᱟ ᱦᱚᱲ ᱠᱚ ᱞᱟᱜᱟᱣ ᱟᱠᱟᱱᱟ ᱪᱷᱩᱴᱟᱹᱣ ᱟᱠᱟᱱᱟ ᱠᱚ ᱡᱟᱦᱟᱸ ᱫᱚ ᱟᱵᱚ ᱡᱟᱛᱮ ᱵᱟᱝᱵᱚᱱ ᱞᱟᱦᱟ ᱫᱟᱲᱮᱭᱟᱜ ᱢᱟ ᱚᱱᱟ ᱠᱷᱟᱹᱛᱤᱨ ᱛᱮ ᱜᱚᱴᱟ ᱜᱮ ᱧᱮᱞ ᱧᱟᱢᱚᱜ ᱠᱟᱱᱟ ᱱᱮᱜᱮᱴᱤᱵᱷ ᱱᱮᱜᱮᱴᱤᱵᱷ ᱱᱮᱜᱮᱴᱤᱵᱷ ᱢᱟᱱᱮ ᱱᱮᱜᱮᱴᱤᱵᱷ ᱵᱷᱤᱴᱤ ᱛᱮᱜᱮ ᱯᱮᱨᱮᱡ ᱪᱟᱵᱟ ᱟᱠᱟᱱᱟ ᱟᱵᱚᱱᱟᱜ ᱥᱟᱱᱛᱟᱲ ᱥᱟᱶᱛᱟ ᱟᱵᱚ ᱤᱵᱷᱮᱱ ᱟᱵᱚᱨᱮᱱ ᱥᱟᱱᱛᱟᱲ ᱥᱟᱶᱛᱟ ᱨᱮᱱ ᱦᱚᱲ ᱦᱚᱸ ᱵᱟᱝᱠᱚ ᱵᱩᱡᱷᱟᱹᱣ ᱫᱟᱲᱮᱭᱟᱜ ᱠᱟᱱᱟ ᱡᱮ ᱱᱚᱣᱟ ᱫᱚ ᱴᱷᱤᱠ ᱥᱮ ᱱᱚᱣᱟ ᱫᱚ ᱵᱷᱩᱞ ᱠᱟᱱᱟ ᱟᱨ ᱥᱟᱱᱟᱢ ᱫᱤᱠᱩ ᱠᱚᱣᱟᱜ ᱦᱚᱲ ᱥᱮ ᱥᱟᱱᱟᱢ ᱪᱷᱟᱹᱛᱤᱠ ᱠᱚᱣᱟᱜ ᱦᱚᱲ ᱛᱮᱜᱮ ᱦᱚᱲᱟᱜ ᱠᱟᱛᱷᱟ ᱛᱮ ᱟᱵᱚ ᱟᱵᱚ ᱠᱚ ᱞᱤᱞᱪᱟᱹᱣᱮᱫ ᱵᱚᱱᱟ ᱡᱟᱛᱮ ᱟᱵᱚ ᱚᱱᱟ ᱞᱚᱠᱠᱷᱚ ᱵᱷᱨᱚᱥᱴᱚᱜ ᱢᱟᱵᱚᱱ ᱥᱮ ᱚᱱᱟ ᱠᱟᱹᱢᱤ ᱡᱟᱦᱟᱸ ᱠᱟᱹᱢᱤ ᱨᱮᱵᱚᱱ ᱞᱟᱦᱟᱜ ᱠᱟᱱᱟ ᱚᱱᱟ ᱠᱟᱹᱢᱤ ᱵᱟᱝᱵᱚᱱ ᱠᱚᱨᱟᱣ ᱫᱟᱲᱮᱭᱟᱜ ᱢᱟ ᱥᱮ ᱚᱱᱟ ᱡᱤᱱᱤᱥ ᱵᱟᱝ ᱯᱩᱨᱟᱹᱜ ᱛᱟᱵᱚᱱ ᱢᱟ ᱥᱮᱢ ᱱᱚᱝᱠᱟ ᱠᱟᱛᱮ ᱜᱮ ᱥᱟᱱᱟᱢ ᱦᱚᱲ ᱜᱮᱠᱚ ᱪᱷᱩᱴᱟᱹᱜ ᱠᱟᱱᱟ ᱠᱤᱱᱛᱩ ᱟᱨ ᱚᱱᱟ ᱫᱚ ᱥᱟᱱᱟᱢ ᱦᱚᱲ ᱜᱮᱵᱚᱱ ᱵᱟᱰᱟᱭ ᱜᱮᱭᱟ ᱡᱮ ᱢᱤᱫᱴᱟᱝ ᱦᱚᱲ ᱡᱚᱠᱷᱚᱱᱮ ᱞᱟᱦᱟ ᱞᱟᱹᱜᱤᱫᱚᱜ ᱠᱟᱱᱟ ᱛᱚᱠᱷᱚᱱ ᱫᱚ ᱟᱭᱢᱟ ᱨᱚᱠᱚᱢ ᱵᱟᱫᱷᱟ ᱵᱤᱯᱚᱛᱛᱤ ᱦᱤᱡᱩᱜ ᱛᱟᱭᱟ ᱟᱭᱢᱟ ᱨᱚᱠᱚᱢ ᱮᱴᱠᱮ ᱮᱴᱠᱮᱴᱚᱬᱮ ᱦᱮᱡ ᱫᱟᱲᱮᱭᱟᱜᱼᱟ ᱚᱱᱟ ᱥᱟᱱᱟᱢ ᱦᱚᱲ ᱜᱮᱵᱚᱱ ᱵᱟᱲᱟᱭᱟ ᱢᱟᱱᱮ ᱪᱮᱫ ᱞᱮᱠᱟ ᱡᱟᱦᱟᱱ ᱡᱤᱱᱤᱥ ᱜᱮ ᱡᱚᱠᱷᱚᱱ ᱧᱮᱞᱟᱵᱚᱱ ᱡᱚᱠᱷᱚᱱ ᱫᱟᱨᱮ ᱦᱟᱨᱟᱜᱼᱟ ᱚᱱᱟ ᱫᱟᱨᱮ ᱦᱟᱨᱟᱜ ᱥᱚᱢᱚᱭ ᱜᱮ ᱡᱚᱠᱷᱚᱱ ᱦᱟᱨᱟᱜ ᱠᱟᱱᱟ ᱚᱱᱟ ᱥᱚᱢᱚᱭ ᱜᱮ ᱵᱮᱥᱤ ᱥᱚᱢᱚᱥᱥᱟ ᱦᱤᱡᱩᱜᱼᱟ ᱠᱤᱱᱛᱩ ᱦᱟᱨᱟ ᱯᱩᱨᱟᱹᱣ ᱞᱮᱠᱷᱟᱱ ᱫᱚ ᱥᱚᱢᱚᱥᱥᱟ ᱫᱚ ᱵᱟᱝ ᱠᱟᱱᱟ ᱴᱷᱤᱠ ᱚᱱᱟ ᱛᱤᱸᱜᱩ ᱛᱟᱦᱮᱱᱟ ᱩᱱᱤ ᱮᱴᱮᱫ ᱮᱢ ᱮᱢ ᱫᱟᱜ ᱮᱢ ᱮᱢ ᱵᱟᱭ ᱮᱢ ᱡᱟᱦᱟᱸᱭ ᱜᱮᱫ ᱵᱟᱭ ᱜᱮᱫ ᱩᱱᱤ ᱧᱮᱞ ᱢᱮ ᱫᱟᱨᱮ ᱦᱟᱨᱟ ᱨᱮᱜᱮ ᱛᱟᱦᱮᱱᱟ ᱟᱨ ᱚᱱᱟ ᱫᱚ ᱢᱟᱨᱟᱝ ᱨᱮᱜᱮ ᱛᱟᱦᱮᱱᱟ ᱥᱮᱢ ᱚᱱᱠᱟ ᱠᱟᱛᱮ ᱜᱮ ᱟᱵᱚᱱᱟᱜ ᱥᱟᱱᱛᱟᱲ ᱥᱟᱶᱛᱟ ᱨᱮᱦᱚᱸ ᱦᱟᱨᱟᱜ ᱦᱚᱸᱜᱼᱚᱭ ᱡᱮ ᱞᱟᱦᱟᱜ ᱠᱟᱱᱟ ᱡᱮ ᱥᱟᱱᱟᱢᱟᱜ ᱫᱷᱚᱨᱚᱢ ᱨᱮ ᱞᱟᱹᱭ ᱢᱮ ᱥᱟᱶᱛᱟ ᱨᱮ ᱞᱟᱹᱭ ᱢᱮ ᱟᱹᱱ ᱟᱹᱨᱤ ᱨᱮ ᱞᱟᱹᱭᱢᱮ ᱠᱟᱞᱪᱟᱨ ᱨᱮ ᱞᱟᱹᱭᱢᱮ ᱱᱚᱜᱼᱚ ᱱᱚᱣᱟᱴᱟᱜ ᱥᱚᱢᱚᱭ ᱨᱮᱜᱮ ᱠᱤᱱᱛᱩ ᱦᱚᱲ ᱵᱤᱥᱟᱞ ᱠᱚ ᱵᱷᱨᱚᱥᱴᱚ ᱪᱟᱵᱟᱭᱮᱫ ᱵᱚᱱᱟ ᱢᱟᱱᱮ ᱞᱚᱠᱠᱷᱚ ᱵᱷᱨᱚᱥᱴᱚᱭᱮᱫ ᱵᱚᱱᱟ ᱠᱚ ᱟᱨ ᱚᱱᱮ ᱚᱱᱟ ᱠᱷᱟᱹᱛᱤᱨ ᱜᱮ ᱟᱵᱚ ᱨᱮᱱ ᱥᱟᱱᱛᱟᱲ ᱥᱟᱶᱛᱟ ᱨᱮᱱ ᱦᱚᱲ ᱪᱤᱠᱟᱹ ᱪᱟᱵᱟᱜ ᱠᱟᱱᱟ ᱠᱚ ᱱᱟ ᱞᱟᱹᱭ ᱫᱟᱠᱚ ᱵᱟᱝ ᱵᱷᱟᱭ ᱱᱚᱣᱟ ᱨᱮᱫᱚ ᱢᱚᱱᱮ ᱦᱚᱭ ᱪᱮᱫ ᱪᱚ ᱦᱩᱭᱩᱜ ᱥᱮ ᱵᱟᱝ ᱦᱩᱭᱩᱜᱼᱟ ᱚᱠᱚᱭ ᱵᱟᱰᱟᱭ ᱥᱟᱱᱛᱟᱲᱟᱜ ᱫᱚ ᱪᱮᱫ ᱦᱚᱸ ᱢᱩᱨᱟᱹᱫ ᱵᱟᱹᱱᱩᱜ ᱛᱟᱠᱚᱣᱟ ᱥᱟᱱᱛᱟᱲ ᱫᱚ ᱵᱟᱝ ᱠᱚ ᱫᱟᱲᱮᱭᱟᱜᱼᱟ ᱥᱟᱱᱛᱟᱲᱟᱜ ᱫᱚ ᱪᱮᱫ ᱦᱚᱸ ᱮᱴᱤᱴᱤᱭᱩᱰ ᱜᱮ ᱵᱟᱹᱱᱩᱜ ᱛᱟᱠᱚᱣᱟ ᱥᱟᱱᱛᱟᱲ ᱥᱟᱶᱛᱟ ᱨᱮᱫᱚ ᱮᱠᱫᱚᱢ ᱵᱳᱠᱟ ᱪᱮᱫᱟ ᱦᱚᱲ ᱠᱟᱱᱟ ᱠᱚ ᱟᱨ ᱥᱟᱱᱛᱟᱲ ᱥᱟᱶᱛᱟ ᱫᱚ ᱮᱠᱟᱞ ᱵᱮᱠᱟᱨ ᱜᱮᱭᱟ ᱟᱨ ᱱᱚᱣᱟ ᱨᱮ ᱛᱟᱦᱮᱸ ᱠᱟᱛᱮᱫ ᱫᱚ ᱞᱟᱵᱷ ᱵᱟᱹᱱᱩᱜᱼᱟ ᱱᱚᱣᱟ ᱠᱷᱟᱹᱛᱤᱨ ᱛᱮ ᱟᱭᱢᱟ ᱦᱚᱲ ᱜᱮ ᱦᱟᱱᱮ ᱚᱠᱟᱨᱮ ᱞᱟᱵᱷ ᱠᱚ ᱧᱟᱢ ᱮᱫᱟ ᱚᱸᱰᱮ ᱠᱚ ᱫᱟᱹᱲ ᱪᱟᱞᱟᱜ ᱠᱟᱱᱟ ᱚᱠᱚᱭ ᱴᱷᱮᱱ ᱯᱚᱭᱥᱟ ᱠᱚ ᱧᱟᱢ ᱮᱫᱟ ᱩᱱᱤ ᱴᱷᱮᱱ ᱠᱚ ᱫᱟᱹᱲ ᱪᱟᱞᱟᱜ ᱠᱟᱱᱟ ᱯᱩᱨᱟᱹ ᱮᱠᱫᱚᱢ ᱱᱚᱝᱠᱟ ᱠᱟᱛᱮ ᱢᱮᱫ ᱡᱟᱹᱯᱤᱫ ᱠᱟᱛᱮ ᱠᱚ ᱪᱟᱞᱟᱜ ᱠᱟᱱᱟ ᱢᱟᱱᱮ ᱵᱷᱟᱜᱮ ᱢᱚᱱᱫᱚ ᱫᱚ ᱵᱟᱝ ᱠᱚ ᱵᱤᱪᱟᱹᱨ ᱞᱮᱫᱟ ᱦᱚᱸᱜᱼᱚᱭ ᱱᱤᱛᱚᱜ ᱱᱤᱛᱚᱜ ᱡᱟᱦᱟᱸ ᱟᱵᱚᱱᱟᱜ ᱡᱚᱛᱚ ᱠᱷᱚᱱᱟᱜ ᱯᱷᱨᱚᱱᱴ ᱨᱮ ᱦᱮᱡ ᱠᱟᱱᱟ ᱱᱤᱛᱚᱜ ᱚᱞᱪᱤᱠᱤ ᱵᱤᱨᱩᱫᱽ ᱫᱷᱚᱨᱚᱢ ᱨᱮᱱᱟᱜ ᱵᱤᱨᱩᱫᱽ ᱟᱭᱢᱟ ᱦᱚᱲ ᱠᱚ ᱞᱟᱹᱭᱫᱟ ᱚᱞᱪᱤᱠᱤ ᱯᱟᱲᱦᱟᱣ ᱠᱟᱛᱮ ᱫᱚ ᱪᱮᱫ ᱦᱩᱭᱩᱜᱼᱟ ᱟᱭᱢᱟ ᱦᱚᱲ ᱠᱚ ᱞᱟᱹᱭᱫᱟ ᱚᱞᱪᱤᱠᱤ ᱫᱚ ᱵᱮᱠᱟᱨ ᱜᱮᱭᱟ ᱟᱭᱢᱟ ᱦᱚᱲ ᱠᱚ ᱞᱟᱹᱭᱫᱟ ᱚᱞᱪᱤᱠᱤ ᱵᱟᱝ ᱦᱩᱭ ᱫᱚᱨᱠᱟᱨ ᱠᱟᱱᱟ ᱟᱭᱢᱟ ᱦᱚᱲ ᱠᱚ ᱞᱟᱹᱭᱫᱟ ᱚᱞᱪᱤᱠᱤ ᱛᱮᱫᱚ ᱵᱟᱝ ᱦᱩᱭᱩᱜ ᱠᱟᱱᱟ ᱴᱷᱤᱠ ᱴᱷᱟᱠ ᱢᱟᱱᱮ ᱱᱚᱝᱠᱟᱱᱟᱜ ᱟᱭᱢᱟ ᱵᱷᱮᱨᱤᱭᱟᱥ ᱵᱷᱮᱨᱤᱭᱟᱥ ᱠᱚᱥᱪᱮᱱ ᱟᱵᱚ ᱵᱚᱱ ᱧᱮᱞ ᱧᱟᱢᱫᱟ ᱟᱨ ᱟᱵᱚ ᱵᱚᱱ ᱯᱷᱮᱥ ᱦᱩᱭᱩᱜ ᱠᱟᱱ ᱛᱟᱵᱚᱱᱟ ᱠᱤᱱᱛᱩ ᱩᱱᱠᱩ ᱵᱟᱝᱠᱚ ᱵᱩᱡᱷᱟᱹᱣ ᱫᱟᱲᱮᱭᱟᱜ ᱠᱟᱱᱟ ᱡᱮ ᱢᱤᱫᱴᱟᱝ ᱡᱤᱱᱤᱥ ᱞᱟᱦᱟ ᱞᱮᱱᱠᱷᱟᱱ ᱱᱚᱣᱟ ᱡᱤᱱᱤᱥ ᱛᱮᱫᱚ ᱵᱤᱥᱟᱞ ᱯᱨᱚᱵᱞᱮᱢ ᱟᱱ ᱦᱚᱲ ᱠᱚ ᱦᱤᱡᱩᱜᱼᱟ ᱮᱵᱚᱝ ᱥᱩᱨ ᱨᱮᱱ ᱦᱚᱲᱜᱮ ᱵᱤᱥᱟᱞ ᱠᱚ ᱥᱚᱢᱚᱥᱥᱟᱭᱟ ᱠᱤᱱᱛᱩ ᱥᱟᱺᱜᱤᱧ ᱨᱮᱱ ᱦᱚᱲ ᱫᱚ ᱵᱟᱠᱚ ᱥᱚᱢᱚᱥᱥᱟᱭᱟ ᱠᱤᱱᱛᱩ ᱥᱟᱺᱜᱤᱧ ᱨᱮᱱ ᱦᱚᱲ ᱫᱚ ᱥᱩᱨ ᱨᱮᱱ ᱦᱚᱲ ᱠᱟᱛᱮ ᱠᱚ ᱥᱚᱢᱚᱥᱥᱟ ᱦᱚᱪᱚᱭᱟ ᱛᱚ ᱡᱟᱜᱮ ᱥᱩᱨ ᱨᱮᱱ ᱦᱚᱲ ᱜᱮ ᱵᱮᱥᱤ ᱠᱚ ᱥᱚᱢᱚᱥᱥᱟᱭᱟ ᱱᱚᱜᱼᱚ ᱱᱚᱝᱠᱟᱱ ᱵᱮᱯᱟᱨ ᱠᱟᱱᱟ ᱛᱚᱵᱮ ᱴᱷᱤᱠ ᱱᱚᱜᱼᱚ ᱱᱚᱝᱠᱟ ᱜᱮ ᱦᱚᱸᱜᱼᱚᱭ ᱦᱟᱨᱟ ᱨᱟᱠᱟᱵ ᱠᱟᱱᱟ ᱟᱨ ᱴᱷᱤᱠ ᱚᱱᱠᱟᱱ ᱡᱟᱭᱜᱟ ᱨᱮᱜᱮ ᱟᱵᱚᱨᱮᱱ ᱵᱮᱥ ᱠᱤᱪᱷᱩ ᱢᱟᱹᱱᱟᱱ ᱦᱚᱲ ᱵᱷᱟᱨᱚᱛ ᱨᱮᱱᱟᱜ ᱵᱟᱦᱨᱮ ᱨᱮ ᱤᱱᱴᱟᱨᱱᱮᱥᱱᱟᱞ ᱞᱮᱵᱮᱞ ᱡᱟᱭᱜᱟ ᱨᱮ ᱚᱱᱟ ᱚᱞᱪᱤᱠᱤ ᱛᱮᱜᱮ ᱚᱱᱟ ᱦᱚᱲᱚᱯ ᱛᱮᱜᱮ ᱚᱸᱰᱮ ᱠᱚ ᱞᱟᱠᱪᱟᱨ ᱟᱹᱜᱩᱭᱮᱫᱟ ᱚᱸᱰᱮ ᱠᱚ ᱜᱟᱞᱢᱟᱨᱟᱣ ᱟᱹᱜᱩᱭᱮᱫᱟ ᱛᱟᱦᱞᱮ ᱵᱩᱡᱷᱟᱹᱜ ᱠᱟᱱᱟ ᱢᱤᱫ ᱥᱮᱫ ᱛᱮᱠᱚ ᱱᱚᱸᱰᱮ ᱠᱚ ᱠᱷᱚᱸᱫᱽᱨᱚᱝ ᱤᱫᱤᱭᱮᱫᱟ ᱢᱤᱫ ᱥᱮᱫ ᱛᱮᱠᱚ ᱪᱤᱠᱟᱹ ᱤᱫᱤᱭᱮᱫᱟ ᱱᱚᱸᱰᱮ ᱠᱚ ᱢᱟᱱᱮ ᱞᱟ ᱤᱫᱤᱭ ᱫᱟᱠᱚ ᱢᱟᱱᱮ ᱢᱤᱫ ᱥᱮᱫ ᱛᱮᱠᱚ ᱛᱮᱭᱟᱨ ᱤᱫᱤᱭᱮᱫᱟ ᱢᱤᱫ ᱥᱮᱫ ᱛᱮᱠᱚ ᱫᱷᱚᱝᱥᱚ ᱤᱫᱤ ᱞᱟᱹᱜᱤᱫ ᱚᱱᱮ ᱚᱱᱠᱟ ᱢᱤᱫᱴᱟᱝ ᱛᱮᱭᱟᱨᱚᱜ ᱠᱟᱱᱟ ᱢᱤᱫᱴᱟᱝ ᱦᱚᱲ ᱫᱚᱭ ᱛᱮᱭᱟᱨ ᱤᱫᱤᱭᱮᱫᱟ ᱟᱨ ᱢᱤᱫᱴᱟᱝ ᱦᱚᱲ ᱫᱚᱭ ᱫᱷᱚᱝᱥᱚ ᱤᱫᱤᱭᱮᱫᱟ ᱴᱷᱤᱠ ᱚᱱᱮ ᱚᱱᱠᱟ ᱠᱟᱛᱮ ᱜᱮ ᱞᱟᱦᱟᱜ ᱠᱟᱱ ᱛᱟᱵᱚᱱᱟ ᱟᱵᱚᱱᱟᱜ ᱥᱟᱱᱛᱟᱲ ᱥᱟᱶᱛᱟ ᱛᱚᱵᱮ ᱞᱟᱦᱟᱜ ᱜᱮᱭᱟ ᱤᱧᱟᱹᱜ ᱡᱟ ᱠᱩᱠᱢᱩ ᱤᱧᱟᱹᱜ ᱥᱮ ᱤᱧᱟᱹᱜ ᱡᱟ ᱢᱚᱱᱳᱵᱷᱟᱵ ᱥᱮ ᱥᱟᱱᱛᱟᱲ ᱥᱟᱶᱛᱟ ᱞᱟᱦᱟᱜ ᱜᱮᱭᱟ ᱮᱵᱚᱝ ᱱᱮᱜᱮᱴᱤᱵᱷ ᱡᱟᱦᱟᱸ ᱛᱤᱱᱟᱹᱜ ᱱᱮᱜᱮᱴᱤᱵᱷ ᱧᱟᱢ ᱦᱚᱪᱚᱱᱤᱡ ᱟᱨ ᱦᱚᱸᱜᱼᱚ ᱱᱚᱣᱟ ᱥᱚᱢᱚᱭ ᱡᱮ ᱥᱟᱱᱛᱟᱲ ᱢᱤᱫᱴᱟᱝ ᱫᱟᱲᱮ ᱠᱚ ᱧᱟᱢ ᱠᱟᱫᱟ ᱡᱮ ᱦᱮᱸ ᱥᱟᱱᱛᱟᱲ ᱥᱟᱶᱛᱟ ᱠᱷᱚᱱᱟᱜ ᱢᱤᱫᱴᱟᱝ ᱠᱤᱪᱷᱩ ᱠᱚᱨᱟᱣ ᱜᱟᱱᱚᱜᱼᱟ ᱡᱮ ᱥᱟᱱᱛᱟᱲ ᱥᱟᱶᱛᱟ ᱢᱤᱫᱴᱟᱝ ᱟᱹᱰᱤ ᱢᱟᱹᱱᱟᱱ ᱥᱟᱶᱛᱟ ᱠᱟᱱᱟ ᱥᱟᱱᱛᱟᱲ ᱥᱟᱶᱛᱟ ᱟᱹᱰᱤ ᱜᱚᱨᱚᱵᱟᱱ ᱥᱟᱶᱛᱟ ᱠᱟᱱᱟ ᱟᱨ ᱥᱟᱶᱛᱟ ᱨᱮᱱᱟᱜ ᱞᱟᱠᱪᱟᱨ ᱠᱟᱞᱪᱟᱨ ᱟᱹᱰᱤ ᱜᱮ ᱢᱚᱦᱚᱱᱟᱱ ᱢᱚᱦᱚᱛᱟᱱ ᱠᱟᱱᱟ ᱦᱚᱸᱜᱼᱱᱟ ᱡᱤᱱᱤᱥ ᱚᱠᱚᱭ ᱠᱚ ᱵᱩᱡᱷᱟᱹᱣ ᱫᱟᱲᱮ ᱠᱟᱣᱫᱟ ᱩᱱᱠᱩ ᱫᱚ ᱚᱠᱚᱭᱟᱜ ᱠᱟᱛᱷᱟ ᱛᱮᱦᱚᱸ ᱵᱟᱝ ᱠᱚ ᱞᱟᱦᱟ ᱟᱠᱟᱱᱟ ᱚᱠᱚᱭ ᱪᱮᱫ ᱨᱮᱦᱚᱸ ᱵᱟᱝ ᱠᱚ ᱵᱤᱨᱳᱫᱷ ᱠᱟᱫᱟ ᱪᱮᱫ ᱨᱮᱦᱚᱸ ᱱᱟᱥᱮᱱᱟᱜ ᱠᱟᱛᱷᱟ ᱵᱟᱠᱚ ᱤᱭᱟᱹ ᱠᱟᱫᱟ ᱢᱟᱱᱮ ᱵᱟᱝ ᱠᱚ ᱵᱤᱨᱳᱫᱷᱤ ᱠᱟᱫᱟ ᱵᱤᱨᱳᱫᱷ ᱠᱟᱫᱟ ᱛᱚ ᱚᱱᱟ ᱡᱟᱭᱜᱟ ᱨᱮ ᱟᱵᱚ ᱡᱟᱦᱟᱸ ᱫᱚ ᱵᱤᱨᱳᱫᱷ ᱫᱚ ᱵᱟᱝᱵᱚᱱ ᱵᱤᱨᱳᱫᱷᱟ ᱮᱱᱛᱮ ᱚᱱᱟ ᱡᱤᱱᱤᱥ ᱵᱚᱱ ᱠᱩᱨᱩᱢᱩᱴᱩᱭ ᱢᱟ ᱡᱟᱛᱮ ᱚᱱᱟᱛᱮ ᱟᱞᱮ ᱟᱹᱰᱤ ᱥᱚᱞᱦᱮ ᱛᱮᱜᱮ ᱥᱚᱢᱚᱥᱥᱟ ᱨᱮᱱᱟᱜ ᱥᱚᱢᱟᱫᱷᱟᱱ ᱜᱟᱱᱚᱜ ᱢᱟ ᱛᱚ ᱚᱱᱠᱟ ᱠᱟᱛᱮ ᱜᱮ ᱟᱵᱚ ᱟᱵᱚᱱᱟᱜ ᱢᱚᱱᱮ ᱨᱮᱱᱟᱜ ᱠᱟᱛᱷᱟ ᱩᱱᱠᱩ ᱵᱟᱝᱠᱚ ᱵᱟᱰᱟᱭ ᱟᱨ ᱠᱚ ᱵᱟᱰᱟᱭ ᱮᱱᱛᱮ ᱟᱵᱚᱱᱟᱜ ᱩᱱᱠᱩ ᱡᱟᱦᱟᱱᱟᱜ ᱠᱚ ᱞᱟᱹᱭ ᱟᱨ ᱵᱟᱝ ᱠᱚ ᱞᱟᱹᱭ ᱡᱟᱦᱟᱸ ᱠᱚ ᱜᱚᱲᱚ ᱟᱵᱚᱱ ᱟᱨ ᱵᱟᱝ ᱠᱚ ᱜᱚᱲᱚ ᱟᱵᱚᱱ ᱮᱱᱛᱮ ᱥᱟᱱᱛᱟᱲ ᱥᱟᱶᱛᱟ ᱫᱚᱵᱚᱱ ᱛᱚᱨᱟᱣ ᱨᱟᱠᱟᱵ ᱜᱮᱭᱟ ᱟᱨ ᱯᱟᱞᱮ ᱵᱚᱱ ᱫᱟᱲᱮᱜ ᱜᱮᱭᱟ ᱟᱨ ᱵᱚᱱ ᱥᱟᱱᱛᱟᱲ ᱥᱟᱶᱛᱟ ᱢᱤᱫᱴᱟᱝ ᱱᱮᱥᱱᱮᱞ ᱞᱮᱵᱮᱞ ᱡᱟᱭᱜᱟ ᱨᱮ ᱥᱮ ᱤᱱᱴᱟᱨᱱᱮᱥᱱᱟᱞ ᱞᱮᱵᱮᱞ ᱡᱟᱭᱜᱟ ᱨᱮᱫᱚ ᱟᱹᱰᱤ ᱢᱟᱹᱱᱟᱱ ᱢᱚᱦᱚᱛ ᱨᱮᱱᱟᱜ ᱡᱟᱭᱜᱟ ᱵᱚᱱ ᱧᱟᱢ ᱫᱟᱲᱮᱭᱟᱜᱼᱟ ᱛᱚᱵᱮ ᱢᱟ ᱚᱱᱠᱟ ᱠᱟᱛᱮ ᱜᱮ ᱟᱵᱚ ᱥᱟᱱᱟᱢ ᱦᱚᱲ ᱜᱮ ᱟᱞᱚ ᱵᱚᱱ ᱵᱤᱨᱳᱫᱷ ᱛᱟᱵᱚᱱ ᱢᱟ ᱡᱟᱦᱟᱸᱭ ᱠᱚᱵᱚᱱ ᱵᱤᱨᱳᱫᱷ ᱫᱟ ᱮᱠᱟᱞ ᱟᱞᱚ ᱵᱚᱱ ᱵᱤᱨᱳᱫᱷ ᱢᱟ ᱡᱟᱜᱮ ᱪᱟᱞᱟᱜ ᱠᱟᱱᱟ ᱴᱷᱤᱠ ᱜᱮ ᱦᱩᱭᱩᱜ ᱠᱟᱱᱟ ᱡᱟ ᱦᱩᱭᱩᱜ ᱠᱟᱱᱟ ᱴᱷᱤᱠ ᱜᱮ ᱦᱩᱭᱩᱜ ᱠᱟᱱᱟ ᱟᱨ ᱦᱚᱸᱜᱼᱚ ᱱᱚᱣᱟ ᱴᱟᱜ ᱡᱤᱱᱤᱥ ᱡᱟᱦᱟᱸᱭ ᱠᱚ ᱵᱤᱨᱳᱫᱷ ᱫᱟ ᱩᱱᱠᱩ ᱦᱚᱸ ᱴᱷᱤᱠ ᱜᱮᱭᱟ ᱠᱚ ᱪᱮᱫᱟᱜ ᱠᱟᱨᱚᱱ ᱟᱵᱚ ᱟᱵᱚ ᱠᱮᱴᱮᱡ ᱮ ᱥᱮᱬᱟ ᱟᱵᱚᱱ ᱠᱟᱱᱟ ᱚᱠᱚᱭ ᱥᱚᱢᱚᱥᱥᱟ ᱵᱮᱥᱤ ᱥᱚᱢᱚᱥᱥᱟ ᱨᱮᱭ ᱯᱟᱲᱟᱜᱼᱟ ᱩᱱᱤ ᱫᱚ ᱠᱤᱱᱛᱩ ᱥᱚᱢᱟᱫᱷᱟᱱ ᱦᱚᱸᱭ ᱵᱟᱰᱟᱭᱟ ᱥᱮᱢ ᱟᱵᱚ ᱥᱟᱱᱛᱟᱲ ᱥᱟᱶᱛᱟ ᱨᱮᱱ ᱡᱟᱦᱟᱸᱭ ᱠᱮᱴᱟᱜᱚᱨᱤ ᱨᱮᱱ ᱦᱚᱲ ᱠᱟᱱᱟ ᱵᱚᱱ ᱟᱵᱚ ᱡᱟᱦᱟᱸᱭ ᱠᱚᱵᱚᱱ ᱢᱚᱱᱮᱭᱮᱫᱟ ᱵᱟᱝ ᱭᱟ ᱟᱭᱢᱟ ᱦᱚᱲ ᱠᱚ ᱵᱤᱨᱩᱫᱷᱟ ᱵᱟᱝ ᱩᱱᱠᱩ ᱫᱚ ᱟᱵᱚ ᱥᱚᱴᱷᱤᱠ ᱨᱟᱥᱛᱟ ᱜᱮᱠᱚ ᱩᱫᱩᱜ ᱟᱵᱚᱱ ᱠᱟᱱᱟ ᱡᱮ ᱱᱚᱝᱠᱟ ᱞᱮᱠᱷᱟᱱ ᱫᱚ ᱵᱟᱝ ᱦᱩᱭᱩᱜᱼᱟ ᱦᱟᱱᱠᱟᱭ ᱯᱮ ᱢᱟᱱᱮ ᱟᱵᱚ ᱨᱟᱥᱛᱟ ᱟᱵᱚ ᱵᱚᱱ ᱧᱮᱞ ᱧᱟᱢ ᱮᱫᱟ ᱢᱤᱫᱴᱟᱝ ᱢᱤᱫᱴᱟᱝ ᱠᱟᱛᱮ ᱛᱚ ᱡᱮ ᱯᱚᱨᱤᱢᱟᱱ ᱛᱮ ᱞᱟᱦᱟᱜ ᱠᱟᱱ ᱛᱟᱵᱚᱱᱟ ᱟᱵᱚ ᱫᱚ ᱯᱩᱨᱟᱹ ᱮᱠᱫᱚᱢ ᱵᱷᱤᱛ ᱠᱮᱴᱮᱡ ᱠᱟᱛᱮ ᱜᱮᱵᱚᱱ ᱞᱟᱦᱟᱜ ᱠᱟᱱᱟ ᱠᱳᱱᱳ ᱫᱤᱱ ᱡᱟᱦᱟᱸ ᱛᱤᱱᱟᱹᱜ ᱡᱟᱦᱟᱸ ᱛᱤᱱᱟᱹᱜ ᱡᱟᱦᱟᱸ ᱡᱤᱱᱤᱥ ᱡᱟᱦᱟᱸᱭ ᱜᱮ ᱠᱚᱨᱟᱣ ᱦᱚᱪᱚᱱᱤᱡ ᱥᱟᱱᱛᱟᱲ ᱥᱟᱶᱛᱟ ᱫᱚ ᱵᱟᱝ ᱛᱤᱸᱜᱩᱱᱟ ᱟᱨ ᱞᱟᱦᱟ ᱥᱮᱫ ᱜᱮ ᱞᱟᱦᱟ ᱤᱫᱤ ᱟᱠᱟᱫ ᱛᱟᱦᱮᱱᱟ ᱥᱟᱱᱟᱢ ᱦᱚᱲ ᱜᱮᱵᱚᱱ ᱠᱩᱨᱩᱢᱩᱴᱩᱭ ᱢᱟ ᱫᱮᱞᱟ ᱚᱱᱠᱟ ᱠᱟᱛᱮ ᱜᱮ ᱟᱵᱚ ᱞᱟᱦᱟ ᱥᱮᱫ ᱵᱚᱱ ᱞᱟᱦᱟ ᱤᱫᱤᱜ ᱢᱟ ᱛᱚᱵᱮ ᱢᱟ ᱡᱚᱦᱟᱨ᱾ ᱵᱷᱤᱰᱤᱭᱳ ᱨᱮᱱᱟᱜ ᱠᱟᱛᱷᱟ ᱯᱮ ᱠᱩᱥᱤᱭᱟᱜ ᱠᱟᱱ ᱠᱷᱟᱱ ᱞᱟᱭᱤᱠ ᱛᱟᱵᱚᱱ ᱯᱮ, ᱡᱟᱦᱟᱱᱟᱜ ᱠᱟᱛᱷᱟ ᱞᱟᱹᱭ ᱨᱮᱫᱚ ᱠᱚᱢᱮᱱᱴ ᱛᱟᱵᱚᱱ ᱯᱮ ᱟᱨ ᱱᱚᱣᱟ ᱪᱮᱱᱮᱞ ᱨᱮ ᱡᱟᱦᱟᱸᱭ ᱠᱚ ᱱᱟᱣᱟ ᱢᱮᱱᱟᱜ ᱯᱮᱭᱟ ᱩᱱᱠᱩ ᱫᱚ ᱪᱮᱱᱮᱞ ᱥᱟᱵᱥᱠᱨᱟᱭᱤᱵ ᱛᱟᱵᱚᱱ ᱯᱮ ᱪᱮᱫᱟᱜ ᱥᱮ ᱵᱟᱝᱢᱟ ᱚᱱᱟ ᱞᱟᱹᱜᱤᱫ ᱫᱚ ᱠᱳᱱᱳ ᱴᱟᱠᱟ ᱯᱚᱭᱥᱟ ᱵᱟᱝ ᱞᱟᱜᱟᱜᱼᱟ᱾